ᱛᱚ ᱜᱟᱛᱮ ᱠᱚ ᱧᱮᱞᱮᱫ ᱛᱟᱵᱚᱱᱟ ᱯᱮ ᱟᱞᱮ ᱱᱚᱛᱮ ᱚᱠᱟ ᱞᱮᱠᱟ ᱦᱩᱲᱩ ᱪᱟᱥ ᱦᱩᱭ ᱟᱠᱟᱱᱟ ᱦᱮᱸᱥᱮ ᱜᱚᱴᱟ ᱜᱮ ᱦᱟᱹᱲᱭᱟᱹᱨ ᱜᱮ ᱦᱟᱹᱞᱤ ᱜᱮ ᱧᱮᱞᱚᱜ ᱠᱟᱱᱟ ᱟᱫᱚ ᱱᱚᱣᱟ ᱵᱩᱫᱽ ᱫᱚ ᱦᱚᱸᱜᱼᱚᱭ ᱦᱟᱞᱮ ᱦᱟᱞᱮ ᱠᱚ ᱨᱚᱦᱚᱭ ᱟᱠᱟᱫᱼᱟ ᱥᱤᱧ ᱛᱮ ᱮᱠᱷᱚᱱ ᱟᱹᱣᱨᱤ ᱦᱟᱹᱞᱤ ᱧᱚᱜᱚᱜᱼᱟ ᱟᱨ ᱢᱮᱱᱠᱷᱟᱱ ᱚᱱᱟ ᱥᱟᱶ ᱵᱩᱫᱽ ᱧᱮᱞ ᱯᱮ ᱛᱟᱵᱚ ᱪᱮᱫ ᱞᱮᱠᱟ ᱦᱟᱹᱞᱤ ᱜᱮ ᱧᱮᱞᱚᱜ ᱠᱟᱱᱟ ᱦᱮᱸᱥᱮ ᱟᱞᱮ ᱱᱚᱛᱮ ᱫᱚ ᱱᱚᱝᱠᱟ ᱜᱮ ᱦᱟᱸᱜ ᱢᱟᱱᱮ

ᱮᱱᱦᱚᱸ ᱦᱩᱲᱩ ᱠᱚ ᱪᱟᱥ ᱜᱮᱭᱟ ᱱᱚᱜᱼᱚ ᱱᱚᱝᱠᱟ ᱟᱨ ᱜᱚᱴᱟ ᱢᱟᱴᱷ ᱢᱤᱱᱤ ᱵᱟᱹᱭᱥᱟᱹᱣ ᱢᱮᱱᱟᱜ ᱠᱟᱜ ᱛᱟᱞᱮᱭᱟ ᱦᱮᱸ ᱥᱮ ᱟᱫᱚ ᱤᱱᱟᱹᱛᱮ ᱱᱚᱝᱠᱟ ᱞᱮ ᱪᱟᱥ ᱜᱮᱭᱟ ᱵᱟᱨ ᱥᱤᱡᱤᱱ ᱜᱮ ᱟᱨ ᱛᱮᱦᱮᱧ ᱦᱚᱸ ᱛᱟᱵᱚ ᱦᱟᱸᱜ ᱠᱷᱟᱱ ᱟᱞᱮ ᱱᱚᱛᱮ ᱫᱚ ᱦᱟᱸᱜ ᱠᱷᱟᱱ ᱯᱨᱳᱜᱨᱟᱢ ᱢᱮᱱᱟᱜᱼᱟ ᱦᱮᱸ ᱥᱮ ᱫᱤᱱᱟᱹᱢ ᱫᱤᱱ ᱜᱮ ᱯᱨᱳᱜᱨᱟᱢ ᱦᱩᱭᱩᱜ ᱠᱟᱱᱟ ᱢᱤᱫ ᱫᱤᱱ ᱵᱟᱨ ᱥᱤᱧ ᱪᱷᱟᱲᱟ ᱪᱷᱟᱲᱟ ᱫᱤᱱᱟᱹᱢ ᱫᱤᱱ ᱯᱨᱳᱜᱨᱟᱢ ᱦᱩᱭᱩᱜ ᱠᱟᱱᱟ ᱟᱞᱮ ᱱᱚᱛᱮ ᱛᱚ ᱢᱚᱱᱮ ᱟᱠᱟᱫ ᱟᱹᱧ ᱦᱟᱸᱜ ᱛᱮᱦᱮᱧ ᱦᱚᱸ ᱯᱨᱳᱜᱨᱟᱢ ᱧᱮᱞᱤᱧ ᱥᱮᱱᱚᱜᱼᱟ ᱟᱨ ᱯᱨᱳᱜᱨᱟᱢᱤᱧ ᱫᱮᱠᱷᱟᱣ ᱟᱯᱮ ᱛᱟᱵᱚᱱᱟ ᱟᱨ ᱚᱸᱰᱮ ᱫᱚ ᱟᱹᱰᱤ ᱠᱟᱡᱟᱠ ᱠᱚ ᱦᱚᱲᱚᱜᱼᱟ ᱢᱮᱱᱠᱷᱟᱱ ᱵᱟᱝ ᱥᱮᱱ ᱫᱷᱟᱹᱵᱤᱡ ᱫᱚ ᱦᱟᱸᱜ ᱵᱟᱭ ᱵᱩᱡᱩᱜ ᱠᱟᱱᱟ ᱚᱱᱠᱟ ᱠᱚ ᱦᱚᱲᱚᱜ ᱠᱟᱱᱟ ᱥᱮ ᱵᱟᱠᱚ ᱦᱚᱲᱚᱜ ᱠᱟᱱᱟ ᱟᱫᱚ ᱛᱮᱦᱮᱧ ᱦᱚᱸ ᱦᱟᱸᱜ ᱠᱷᱟᱱ ᱦᱩᱭᱩᱜ ᱠᱟᱱᱟ ᱥᱟᱱᱛᱟᱲᱤ ᱯᱨᱳᱜᱨᱟᱢ ᱜᱮ ᱟᱫᱚ ᱚᱸᱰᱮ ᱫᱚ ᱯᱷᱮᱢᱟᱥ ᱚᱱᱠᱟ ᱞᱮᱠᱟᱱ ᱚᱠᱚᱭ ᱦᱚᱸ ᱥᱤᱝᱜᱟᱨ ᱥᱮ ᱟᱨᱴᱤᱥᱴ ᱠᱚᱫᱚ ᱵᱟᱠᱚ ᱦᱤᱡᱩᱜ ᱠᱟᱱᱟ ᱟᱫᱚ ᱱᱚᱣᱟ ᱩᱱᱠᱩ ᱞᱳᱠᱟᱞ ᱥᱤᱝᱜᱟᱨ ᱠᱚᱜᱮ ᱠᱚ ᱦᱤᱡᱩᱜ ᱠᱟᱱᱟ ᱦᱟᱸᱜ ᱠᱷᱟᱱ ᱢᱮᱱᱠᱷᱟᱱ ᱟᱹᱰᱤ ᱯᱷᱮᱢᱟᱥ ᱡᱟᱭᱜᱟ ᱠᱟᱱᱟ ᱦᱟᱸᱜ ᱠᱷᱟᱱ ᱟᱹᱰᱤ ᱥᱚᱠᱛᱚ ᱠᱚ ᱦᱚᱲᱚᱜᱼᱟ ᱟᱫᱚ ᱛᱟᱵᱚᱱ ᱱᱟᱦᱟᱜ ᱚᱸᱰᱮ ᱜᱤᱧ ᱥᱮᱱᱚᱜᱼᱟ ᱟᱨ ᱱᱤᱛᱚᱜ ᱫᱚ ᱦᱟᱸᱜ ᱠᱷᱟᱱ ᱱᱚᱝᱠᱟ ᱪᱟᱨᱴᱟ ᱜᱟᱱ ᱵᱟᱡᱟᱜ ᱠᱟᱱᱟ ᱟᱨ ᱧᱮᱞ ᱯᱮ ᱛᱟᱵᱚᱱ ᱦᱟᱸᱜ ᱠᱷᱟᱱ ᱪᱮᱫ ᱞᱮᱠᱟ ᱠᱚ ᱦᱚᱲᱚᱜ ᱠᱟᱱᱟ ᱟᱨ ᱪᱮᱫ ᱞᱮᱠᱟᱧ ᱫᱮᱠᱷᱟᱣ ᱫᱟᱲᱮᱭᱟᱯᱮ ᱠᱟᱱᱟ ᱪᱮᱫ ᱠᱚᱧ ᱫᱮᱠᱷᱟᱣ ᱫᱟᱲᱮᱭᱟᱯᱮ ᱠᱟᱱᱟ ᱦᱮᱸ ᱥᱮ ᱛᱚ ᱪᱚᱞᱚ ᱮᱱᱠᱷᱟᱱ ᱵᱷᱤᱰᱤᱭᱳ ᱧᱮᱞ ᱛᱟᱵᱚᱱ ᱯᱮ ᱱᱚᱛᱮ ᱫᱚ ᱱᱚᱝᱠᱟ ᱡᱟᱹᱥᱛᱤ ᱠᱟᱭᱛᱮ ᱡᱮ ᱱᱚᱜᱼᱚ ᱱᱚᱝᱠᱟ ᱯᱨᱳᱜᱨᱟᱢ ᱦᱩᱭᱩᱜ ᱠᱟᱱᱟ ᱪᱮᱫᱟᱜ ᱤᱧ ᱞᱟᱹᱭᱟᱯᱮ ᱠᱟᱱᱟ ᱟᱞᱮ ᱱᱚᱛᱮ ᱫᱚ ᱢᱟᱱᱮ ᱵᱷᱮᱡᱟ ᱛᱩᱧ ᱠᱚ ᱦᱩᱭᱩᱜᱼᱟ ᱱᱤᱭᱟᱹ ᱥᱚᱢᱚᱭ ᱫᱚ ᱥᱮ ᱱᱤᱭᱟᱹ ᱥᱚᱢᱚᱭ ᱫᱚ ᱚᱠᱟ ᱠᱚᱴᱷᱮᱱ ᱢᱟᱱᱮ ᱦᱩᱲᱩ ᱵᱟᱝᱠᱚ ᱪᱟᱥ ᱠᱟᱜᱼᱟ ᱥᱮ ᱚᱱᱟ ᱡᱟᱭᱜᱟ ᱠᱚᱴᱷᱮᱱ ᱵᱷᱮᱡᱟ ᱛᱩᱧ ᱦᱩᱭᱩᱜᱼᱟ ᱟᱨ ᱚᱱᱟ ᱵᱷᱮᱡᱟ ᱛᱩᱧ ᱢᱩᱪᱟᱹᱫ ᱦᱤᱞᱳᱜ ᱫᱚ ᱥᱮ ᱢᱟᱱᱮ ᱚᱱᱠᱟ ᱯᱨᱳᱜᱨᱟᱢ ᱦᱩᱭᱩᱜ ᱜᱮᱭᱟ ᱟᱫᱚ ᱛᱮᱦᱮᱧ ᱦᱚᱸ ᱡᱟᱦᱟᱸ ᱨᱮ ᱯᱨᱳᱜᱨᱟᱢ ᱦᱩᱭᱩᱜ ᱠᱟᱱᱟ ᱚᱸᱰᱮ ᱦᱚᱸ ᱛᱟᱵᱚᱱ ᱵᱷᱮᱡᱟ ᱛᱩᱧ ᱜᱮ ᱦᱩᱭ ᱞᱮᱱ ᱛᱟᱦᱮᱱᱟ ᱟᱫᱚ ᱚᱱᱟ ᱵᱷᱮᱡᱟ ᱛᱩᱧ ᱢᱩᱪᱟᱹᱫ ᱢᱟᱦᱟ ᱠᱟᱱᱟ ᱛᱮᱦᱮᱧ ᱫᱚ ᱟᱫᱚ ᱛᱮᱦᱮᱧ ᱫᱚ ᱦᱟᱸᱜ ᱯᱨᱳᱜᱨᱟᱢ ᱦᱩᱭᱩᱜ ᱠᱟᱱᱟ ᱚᱸᱰᱮ ᱜᱮ ᱟᱨ ᱚᱸᱰᱮ ᱜᱮ ᱛᱟᱵᱚᱱ ᱤᱧ ᱥᱮᱱᱚᱜᱼᱟ ᱟᱨ ᱵᱷᱮᱡᱟ ᱛᱩᱧ ᱨᱮ ᱦᱟᱸᱜ ᱠᱷᱟᱱ ᱚᱠᱟ ᱞᱮᱠᱟ ᱯᱨᱟᱭᱤᱡᱽ ᱛᱟᱦᱮᱸ ᱠᱟᱱᱟ ᱚᱱᱟ ᱫᱚᱧ ᱞᱟᱹᱭᱟᱯᱮ ᱠᱟᱱᱟ ᱵᱷᱮᱡᱟ ᱛᱩᱧ ᱨᱮ ᱯᱷᱟᱥᱴ ᱯᱨᱟᱭᱤᱡᱽ ᱫᱚ ᱛᱟᱦᱮᱸ ᱠᱟᱱᱟ ᱯᱚᱧᱪᱟᱥ ᱦᱟᱡᱟᱨ ᱴᱟᱠᱟ ᱟᱨ ᱥᱮᱠᱮᱱᱰ ᱯᱨᱟᱭᱤᱡᱽ ᱫᱚ ᱛᱟᱦᱮᱸ ᱠᱟᱱᱟ ᱛᱤᱨᱤᱥ ᱦᱟᱡᱟᱨ ᱴᱟᱠᱟ ᱟᱨ ᱛᱷᱟᱨᱰ ᱯᱨᱟᱭᱤᱡᱽ ᱫᱚ ᱛᱟᱦᱮᱸ ᱠᱟᱱᱟ ᱠᱩᱲᱤ ᱦᱟᱡᱟᱨ ᱴᱟᱠᱟ ᱛᱟᱨᱯᱚᱨᱮ ᱚᱱᱠᱟ ᱵᱟᱨ ᱦᱟᱡᱟᱨ ᱴᱟᱠᱟ ᱠᱟᱛᱮ ᱡᱚᱛᱚ ᱯᱨᱟᱭᱤᱡᱽ ᱛᱟᱦᱮᱸ ᱠᱟᱱᱟ ᱮᱠᱫᱚᱢ ᱯᱚᱸᱭᱛᱟᱞᱞᱤᱥ ᱴᱤ ᱯᱨᱟᱭᱤᱡᱽ ᱛᱟᱦᱮᱸ ᱠᱟᱱᱟ ᱦᱮᱸ ᱥᱮ ᱡᱚᱛᱚ ᱵᱟᱨ ᱦᱟᱡᱟᱨ ᱴᱟᱠᱟ ᱠᱟᱛᱮ ᱚᱱᱟ ᱞᱟᱛᱟᱨ ᱥᱮᱫ ᱫᱚ ᱚᱱᱟ ᱯᱚᱧᱪᱟᱥ ᱦᱟᱡᱟᱨ ᱛᱤᱨᱤᱥ ᱦᱟᱡᱟᱨ ᱟᱨ ᱠᱩᱲᱤ ᱦᱟᱡᱟᱨ ᱚᱱᱟ ᱫᱚ ᱯᱷᱟᱥ ᱥᱮᱠᱮᱱᱰ ᱛᱷᱟᱨᱰ ᱫᱚ ᱱᱚᱣᱟ ᱯᱨᱟᱭᱤᱡᱽ ᱛᱟᱦᱮᱸ ᱠᱟᱱᱟ ᱟᱨ ᱵᱟᱹᱠᱤ ᱡᱟᱦᱟᱸ ᱛᱤᱱᱟᱹᱜ ᱜᱟᱱ ᱯᱨᱟᱭᱤᱡᱽ ᱢᱮᱱᱟᱜᱼᱟ ᱡᱚᱛᱚ ᱢᱟᱱᱮ ᱵᱟᱨ ᱦᱟᱡᱟᱨ ᱴᱟᱠᱟ ᱠᱟᱛᱮ ᱟᱫᱚ ᱛᱟᱵᱚ ᱚᱱᱟ ᱛᱮᱦᱮᱧ ᱫᱚ ᱢᱩᱪᱟᱹᱫ ᱫᱤᱱ ᱠᱟᱱᱟ ᱟᱫᱚ ᱚᱸᱰᱮ ᱤᱱᱟᱹᱛᱮ ᱢᱟᱱᱮ ᱯᱨᱳᱜᱨᱟᱢ ᱦᱩᱭᱩᱜ ᱠᱟᱱᱟ ᱦᱮᱸ ᱥᱮ ᱟᱫᱚ ᱤᱱᱟᱹ ᱛᱟᱵᱚᱱ ᱯᱨᱳᱜᱨᱟᱢ ᱧᱮᱧᱮᱞ ᱜᱮ ᱦᱟᱸᱜ ᱤᱧ ᱤᱫᱤ ᱯᱮᱭᱟ ᱟᱨ ᱪᱚᱞᱚ ᱧᱮᱞ ᱛᱟᱵᱚᱱ ᱯᱮ ᱡᱚᱛᱚ ᱠᱚᱛᱮ ᱱᱚᱰᱮ ᱦᱟᱸᱜ ᱱᱚᱰᱮ ᱜᱮ ᱦᱟᱸᱜ ᱠᱷᱟᱱ ᱢᱤᱫᱴᱟᱝ ᱡᱟᱹᱱᱩᱢ ᱫᱟᱨᱮ ᱢᱮᱱᱟᱜᱼᱟ ᱥᱮ ᱦᱮᱸ ᱥᱮ ᱟᱯᱮ ᱚᱱᱛᱮ ᱫᱚ ᱪᱮᱫ ᱠᱚ ᱢᱮᱛᱟᱜ ᱦᱟᱸᱜ ᱠᱷᱟᱱ ᱞᱟᱹᱭᱟᱹᱧ ᱛᱟᱵᱚᱱ ᱯᱮ ᱠᱚᱢᱮᱱᱴ ᱨᱮ ᱟᱹᱰᱤ ᱟᱭᱢᱟ ᱡᱟᱭᱜᱟ ᱥᱮᱫ ᱫᱚ ᱦᱟᱸᱜ ᱠᱷᱟᱱ ᱪᱮᱫ ᱰᱟᱺᱰᱷᱤᱨ ᱥᱮ ᱪᱮᱫ ᱠᱚ ᱢᱮᱛᱟᱜ ᱜᱮᱭᱟ ᱟᱫᱚ ᱟᱞᱮ ᱱᱚᱛᱮ ᱫᱚ ᱦᱟᱸᱜ ᱠᱷᱟᱱ ᱡᱟᱹᱱᱩᱢ ᱞᱮ ᱢᱮᱛᱟᱜ ᱜᱮᱭᱟ ᱟᱫᱚ ᱚᱱᱟ ᱡᱟᱹᱱᱩᱢ ᱫᱟᱨᱮᱧ ᱫᱮᱠᱷᱟᱣ ᱟᱯᱮ ᱠᱟᱱᱟ ᱟᱨ ᱡᱟᱹᱱᱩᱢ ᱡᱚᱢᱤᱧ ᱪᱟᱞᱟᱜ ᱠᱟᱱᱟ ᱱᱟᱜ ᱛᱚ ᱧᱮᱞ ᱯᱮ ᱛᱟᱵᱚᱱ ᱱᱚᱜᱼᱚᱭ ᱵᱩᱥᱩᱵ ᱧᱚᱜᱟᱜ ᱡᱟᱹᱱᱩᱢ ᱫᱟᱨᱮ ᱚᱱᱟ ᱵᱩᱥᱩᱵ ᱵᱩᱥᱩᱵ ᱡᱟᱹᱱᱩᱢ ᱫᱟᱨᱮ ᱨᱮᱜᱮ ᱦᱟᱸᱜ ᱠᱷᱟᱱ ᱡᱟᱹᱱᱩᱢ ᱠᱚ ᱡᱚᱜ ᱠᱟᱱᱟ ᱟᱫᱚ ᱟᱹᱰᱤ ᱟᱭᱢᱟ ᱞᱟᱦᱟ ᱫᱤᱱ ᱠᱷᱚᱱ ᱜᱮ ᱡᱚᱜ ᱠᱟᱱᱟ ᱟᱫᱚ ᱜᱤᱫᱽᱨᱟᱹ ᱠᱚᱠᱚ ᱛᱤᱭᱳᱜ ᱪᱟᱵᱟ ᱟᱹᱜᱩ ᱠᱟᱫᱟ ᱯᱟᱞᱮᱱ ᱟᱫᱚ ᱢᱮᱱᱟᱜ ᱜᱮ ᱠᱷᱟᱱ ᱦᱟᱸᱜ ᱤᱧ ᱡᱚᱢᱟ ᱟᱨ ᱵᱟᱝᱠᱷᱟᱱ ᱫᱚ ᱯᱟᱞᱮᱱ ᱵᱟᱹᱧ ᱧᱟᱢᱟ ᱦᱮᱸ ᱥᱮ ᱟᱫᱚ ᱪᱚᱞᱚ ᱫᱟᱨᱮ ᱟᱜᱮ ᱥᱩᱨᱤᱧ ᱪᱟᱞᱟᱣ ᱞᱮᱱᱜᱮ ᱛᱟᱨᱯᱚᱨᱮ ᱦᱟᱸᱜ ᱤᱧ ᱧᱮᱞᱮᱫ ᱛᱟᱵᱚᱱᱟ ᱡᱮ ᱡᱟᱹᱱᱩᱢ ᱫᱚ ᱮᱠᱪᱩᱭᱮᱞᱤ ᱢᱮᱱᱟᱜ ᱟᱥᱮ ᱵᱟᱝ ᱫᱟᱨᱮ ᱨᱮ ᱛᱚ ᱜᱟᱛᱮ ᱠᱚ ᱱᱚᱜᱼᱚᱭ ᱯᱮ ᱧᱮᱞ ᱧᱟᱢᱮᱫᱼᱟ ᱡᱟ- ᱡᱟᱹᱱᱩᱢ ᱫᱟᱨᱮ ᱱᱚᱣᱟ ᱡᱟᱹᱱᱩᱢ ᱫᱟᱨᱮ ᱨᱮᱫᱚ ᱡᱟᱹᱱᱩᱢ ᱠᱚᱫᱚ ᱮᱠᱟᱞ ᱵᱟᱹᱧ ᱫᱤᱥᱟᱹᱭᱮᱫᱼᱟ ᱚ ᱡᱟᱹᱱᱩᱢ ᱠᱚᱫᱚ ᱢᱮᱱᱟᱜᱼᱟ ᱢᱮᱱᱠᱷᱟᱱ ᱡᱚᱛᱚ ᱵᱩᱥᱩᱵ ᱵᱩᱥᱩᱵ ᱜᱮᱭᱟ ᱦᱩᱰᱤᱧ ᱦᱩᱰᱤᱧ ᱜᱮᱭᱟ

ᱛᱚ ᱱᱚᱜᱼᱚ ᱱᱚᱝᱠᱟ ᱢᱮᱱᱟᱜᱼᱟ ᱱᱚᱰᱮ ᱜᱮ ᱡᱟᱹᱱᱩᱢ ᱠᱚᱞᱮ ᱡᱚᱢ ᱵᱟᱲᱟᱭᱮᱫ ᱛᱟᱦᱮᱱᱟ ᱢᱮᱱᱠᱷᱟᱱ ᱵᱷᱤᱰᱤᱭᱳ ᱠᱚ ᱧᱮᱞ ᱛᱟᱵᱚᱱ ᱯᱮ ᱟᱨ ᱯᱨᱳᱜᱨᱟᱢ ᱵᱷᱤᱰᱤᱭᱳ ᱦᱟᱸᱜ ᱠᱷᱟᱱ ᱫᱮᱠ ᱯᱨᱳᱜᱨᱟᱢ ᱦᱟᱱᱟ ᱴᱟᱺᱰᱤ ᱨᱮ ᱥᱮᱱ ᱠᱟᱛᱮᱫ ᱦᱟᱸᱜ ᱠᱷᱟᱱ ᱯᱨᱳᱜᱨᱟᱢ ᱵᱷᱤᱰᱤᱭᱳ ᱛᱟᱵᱚᱧ ᱫᱮᱠᱷᱟᱣ ᱯᱮᱭᱟ ᱟᱨ ᱵᱷᱤᱰᱤᱭᱳ ᱠᱚᱱᱴᱤᱱᱤᱭᱩ ᱧᱮᱞ ᱛᱟᱵᱚᱱ ᱯᱮ ᱟᱨ ᱵᱷᱤᱰᱤᱭᱳ ᱠᱚ ᱴᱷᱤᱠ ᱴᱷᱟᱠ ᱦᱩᱭᱩᱜ ᱠᱟᱱᱟ ᱥᱮ ᱵᱟᱝ ᱠᱚᱢᱮᱱᱴ ᱠᱟᱛᱮᱫ ᱚᱞ ᱛᱟᱵᱚᱱ ᱯᱮ ᱦᱮᱸ ᱥᱮ ᱟᱨ ᱛᱟᱦᱚᱞᱮ ᱠᱷᱟᱱ ᱤᱧ ᱵᱟᱲᱟᱭ ᱧᱟᱢᱟ ᱡᱮ ᱵᱷᱤᱰᱤᱭᱳᱴᱟᱜ ᱢᱟᱱᱮ ᱴᱷᱤᱠ ᱴᱷᱟᱠ ᱵᱮᱱᱟᱜ ᱠᱟᱱᱟ ᱥᱮ ᱵᱟᱝ ᱵᱮᱱᱟᱜ ᱠᱟᱱᱟ ᱦᱮᱸ ᱥᱮ ᱛᱚ ᱠᱚᱢᱮᱱᱴ ᱛᱟᱵᱚᱱ ᱯᱮ ᱡᱚᱨᱩᱨ ᱵᱷᱤᱰᱤᱭᱳ ᱚᱠᱟ ᱞᱮᱠᱟ ᱦᱩᱭᱩᱜ ᱠᱟᱱᱟ ᱡᱩᱫᱤ ᱵᱷᱤᱰᱤᱭᱳ ᱵᱟᱝ ᱜᱟᱱᱚᱜ ᱠᱟᱱᱟ ᱛᱚ ᱚᱱᱟ ᱦᱚᱸ ᱞᱟᱹᱭ ᱛᱟᱵᱚᱱ ᱯᱮ ᱟᱨᱚ ᱤᱢᱯᱨᱩᱵᱷ ᱦᱩᱭᱩᱜᱼᱟ ᱵᱷᱤᱰᱤᱭᱳ ᱵᱮᱱᱟᱣ ᱦᱮᱸ ᱥᱮ ᱟᱨᱚ ᱠᱣᱟᱞᱤᱴᱤ ᱵᱟᱞᱟ ᱵᱷᱤᱰᱤᱭᱳ ᱵᱚᱱ ᱵᱮᱱᱟᱣᱟ ᱛᱚ ᱠᱚᱢᱮᱱᱴ ᱛᱟᱵᱚᱱ ᱯᱮ ᱨᱟᱹᱥᱠᱟᱹ ᱵᱩᱡᱷᱟᱹᱜᱼᱟ ᱠᱚᱢᱮᱱᱴ ᱞᱮᱠᱷᱟᱱ ᱯᱮ ᱯᱷᱟᱭᱱᱮᱞᱤ ᱜᱟᱛᱮ ᱠᱚ ᱡᱟᱦᱟᱸ ᱨᱮ ᱯᱨᱳᱜᱨᱟᱢ ᱦᱩᱭᱩᱜ ᱠᱟᱱᱟ ᱚᱱᱟ ᱯᱨᱳᱜᱨᱟᱢ ᱴᱟᱺᱰᱤ ᱫᱚ ᱛᱟᱵᱚᱱ ᱦᱮᱡ ᱥᱮᱴᱮᱨ ᱟᱠᱟᱱᱟ ᱦᱮᱸ ᱥᱮ ᱟᱨ ᱱᱤᱛᱚᱜ ᱫᱚ ᱵᱟᱡᱟᱜ ᱠᱟᱱᱟ ᱟᱹᱭᱩᱵ ᱱᱚᱴᱟ ᱜᱟᱱ ᱟᱨ ᱱᱚᱜᱼᱚᱭ ᱤᱧᱟᱹᱜ ᱛᱤᱨᱮ ᱦᱮᱱᱰᱵᱤᱞ ᱯᱮ ᱧᱮᱞᱮᱫᱼᱟ ᱡᱟᱦᱟᱸ ᱵᱷᱮᱡᱟ ᱛᱩᱧ ᱨᱮᱭᱟᱜ ᱟᱨ ᱱᱚᱰᱮ ᱫᱚ ᱮᱠᱷᱚᱱᱳ ᱦᱚᱲ ᱟᱹᱣᱨᱤ ᱠᱚ ᱡᱟᱣᱨᱟᱜᱼᱟ ᱢᱤᱫ ᱵᱟᱨ ᱠᱚ ᱦᱮᱡ ᱟᱠᱟᱱᱟ ᱟᱨ ᱦᱤᱡᱩᱜ ᱠᱟᱱᱟ ᱠᱚ ᱯᱮᱲᱟ ᱚᱲᱟᱜ ᱠᱚᱨᱮ ᱠᱚ ᱵᱚᱞᱚ ᱟᱠᱟᱱᱟ ᱯᱮᱲᱟ ᱠᱚ ᱦᱚᱲ ᱠᱚ ᱟᱨ ᱱᱚᱰᱮ ᱛᱮᱦᱮᱧ ᱥᱟᱨᱟᱫᱤᱱ ᱯᱚᱨᱚᱵᱽ ᱮᱱᱮᱡ ᱠᱚᱢᱯᱤᱴᱤᱥᱚᱱ ᱦᱩᱭ ᱟᱠᱟᱱᱟ ᱛᱚ ᱟᱫᱚ ᱱᱤᱛᱚᱜ ᱫᱚ ᱯᱮᱲᱟ ᱚᱲᱟᱜ ᱠᱚᱨᱮ ᱦᱚᱭᱛᱳ ᱠᱚ ᱡᱚᱢ ᱧᱩᱭᱮᱫᱼᱟ ᱛᱟᱨᱯᱚᱨ ᱦᱟᱸᱜ ᱧᱤᱫᱟᱹ ᱯᱨᱳᱜᱨᱟᱢ ᱧᱮᱞ ᱠᱚ ᱦᱤᱡᱩᱜᱼᱟ